ᱥᱟᱱᱟᱢ ᱠᱚᱜᱮ ᱡᱚᱦᱟᱨ ᱟᱹᱞᱤᱧ ᱜᱮ ᱥᱚᱛᱛᱚ ᱱᱟᱨᱟᱭᱚᱱ ᱥᱚᱨᱮᱱ ᱛᱚ ᱱᱤᱛᱚᱜ ᱥᱳᱥᱟᱞ ᱢᱤᱰᱤᱭᱟ ᱨᱮ ᱧᱮᱞᱚᱜ ᱠᱟᱱᱟ ᱢᱤᱫ ᱯᱟᱦᱴᱟ ᱢᱟᱹᱡᱷᱤ ᱢᱚᱦᱚᱞ ᱯᱟᱨᱜᱟᱱᱟ ᱢᱚᱦᱚᱞ ᱟᱨ ᱢᱤᱫ ᱯᱟᱦᱴᱟ ᱥᱮᱸᱜᱮᱞ ᱚᱵᱷᱤᱡᱟᱱ ᱛᱟᱠᱚ ᱥᱟᱞᱠᱷᱟᱱ ᱢᱩᱨᱢᱩ ᱛᱚ ᱛᱮᱦᱮᱧ ᱟᱵᱚ ᱠᱚ ᱛᱟᱞᱟᱛᱮ ᱟᱹᱰᱤ ᱵᱷᱟᱹᱜᱤ ᱥᱟᱸᱫᱮᱥ ᱟᱹᱜᱩ ᱠᱟᱛᱮᱧ ᱦᱮᱡ ᱟᱠᱟᱱᱟ ᱚᱱᱟ ᱫᱚ ᱦᱩᱭᱩᱜ ᱠᱟᱱᱟ ᱦᱟᱺᱰᱤ ᱟᱨ ᱫᱟᱜ ᱢᱟᱹᱡᱷᱤ ᱯᱟᱨᱜᱟᱱᱟ ᱢᱚᱦᱚᱞ ᱮ ᱢᱮᱱᱮᱫᱼᱟ ᱦᱟᱺᱰᱤ ᱫᱚ ᱥᱮᱫᱟᱭᱟᱜ ᱠᱟᱱᱟ ᱦᱟᱺᱰᱤ ᱫᱚ ᱥᱮᱫᱟᱭ ᱠᱷᱚᱱ ᱢᱮᱱᱟᱜᱼᱟ ᱯᱤᱞᱪᱩ ᱦᱟᱲᱟᱢᱟᱜ ᱯᱤᱞᱪᱩ ᱦᱟᱲᱟᱢ ᱵᱩᱲᱦᱤ ᱛᱟᱹᱠᱤᱱ ᱴᱷᱮᱱ ᱠᱷᱚᱱ ᱮᱛᱚᱦᱚᱵ ᱟᱹᱜᱩ ᱟᱠᱟᱱᱟ ᱚᱱᱟ ᱦᱟᱺᱰᱤ ᱪᱚᱰᱚᱨ ᱚᱱᱟ ᱦᱟᱺᱰᱤ ᱵᱚᱸᱜᱟ ᱫᱚᱵᱚᱱ ᱵᱚᱸᱜᱟᱭ ᱜᱮᱭᱟ ᱥᱟᱞᱠᱷᱟᱱ ᱢᱩᱨᱢᱩᱭ ᱞᱟᱹᱭᱮᱫᱼᱟ ᱡᱮᱠᱷᱚᱱ ᱦᱟᱺᱰᱤ ᱫᱚ ᱥᱮᱫᱟᱭ ᱠᱷᱚᱱ ᱱᱤᱛ ᱫᱷᱟᱹᱵᱤᱡ ᱵᱚᱸᱜᱟᱭᱮᱱᱟ ᱡᱮᱠᱷᱚᱱ ᱚᱱᱟ ᱨᱮᱭᱟᱜ ᱥᱟᱱᱛᱟᱲᱟᱜ ᱪᱮᱫ ᱦᱚᱸ ᱰᱮᱵᱷᱞᱚᱯ ᱫᱚ ᱵᱟᱭ ᱦᱩᱭ ᱫᱟᱲᱮ ᱟᱠᱟᱫᱼᱟ ᱛᱚ ᱚᱱᱟ ᱠᱷᱟᱹᱛᱤᱨ ᱩᱱᱤ ᱨᱤᱠᱟᱹ ᱠᱮᱫᱼᱟᱭ ᱦᱟᱺᱰᱤ ᱵᱚᱫᱚᱞ ᱛᱮ ᱫᱟᱜ ᱵᱚᱱ ᱪᱚᱰᱚᱨᱟ ᱫᱟᱜ ᱦᱚᱸ ᱯᱨᱚᱠᱨᱤᱛᱤ ᱨᱮᱭᱟᱜ ᱠᱟᱱᱟ ᱮᱱᱠᱷᱟᱱ ᱢᱟᱹᱡᱷᱤ ᱯᱟᱨᱜᱟᱱᱟ ᱢᱚᱦᱚᱞ ᱱᱚᱣᱟ ᱠᱚ ᱞᱟᱹᱭ ᱦᱚᱪᱚᱭᱮᱫᱼᱟ ᱡᱮ ᱦᱟᱺᱰᱤ ᱫᱚ ᱯᱤᱞᱪᱩ ᱦᱟᱲᱟᱢ ᱯᱤᱞᱪᱩ ᱵᱩᱲᱦᱤ ᱴᱷᱮᱱ ᱠᱷᱚᱱ ᱮᱛᱚᱦᱚᱵ ᱟᱠᱟᱱᱟ ᱮᱱᱠᱷᱟᱱ ᱚᱱᱟ ᱫᱚ ᱟᱵᱚ ᱱᱚᱣᱟ ᱫᱷᱟᱹᱨᱛᱤ ᱨᱮ ᱵᱟᱵᱚ ᱢᱩᱪᱟᱹᱫᱟ ᱡᱩᱫᱤ ᱚᱱᱟ ᱵᱚᱱ ᱟᱵᱚ ᱵᱚᱸᱜᱟ ᱧᱩᱛᱩᱢ ᱛᱮᱵᱚᱱ ᱦᱟᱹᱨᱤᱜᱼᱟ ᱛᱚᱠᱷᱚᱱ ᱟᱵᱚ ᱚᱱᱟ ᱵᱚᱸᱜᱟ ᱥᱟᱨᱮᱡ ᱴᱩᱠᱩᱡ ᱴᱩᱠᱩᱡ ᱵᱚᱸᱜᱟ ᱧᱩᱛᱩᱢ ᱛᱮᱵᱚᱱ ᱦᱟᱹᱨᱤᱜᱼᱟ ᱴᱩᱠᱩᱡ ᱴᱩᱠᱩᱡ ᱦᱟᱺᱰᱤ ᱦᱟᱹᱨ ᱠᱟᱛᱮᱫ ᱧᱩ ᱵᱩᱞ ᱠᱟᱛᱮᱫ ᱟᱫᱚ ᱰᱮᱝᱜᱟ ᱰᱚᱨᱟ ᱚᱴᱟᱜ ᱠᱟᱛᱮᱜ ᱵᱚᱱ ᱥᱟᱰᱟᱝ ᱠᱟᱱᱟ ᱡᱟᱜᱮ ᱟᱵᱚ ᱠᱷᱮᱨᱣᱟᱞ ᱟᱵᱚ ᱥᱚᱢᱟᱡ ᱨᱮ ᱟᱹᱰᱤ ᱟᱵᱚᱣᱟᱜ ᱤᱡᱡᱚᱛ ᱢᱚᱦᱚᱛ ᱵᱟᱝ ᱛᱟᱦᱮᱱ ᱠᱟᱱᱟ ᱛᱚ ᱟᱹᱞᱤᱧ ᱦᱤᱛᱟᱹᱞ ᱵᱩᱲᱦᱤ ᱨᱮᱞᱤᱧ ᱧᱮᱞ ᱠᱟᱜᱼᱟ ᱯᱟᱲᱦᱟᱣ ᱠᱟᱜᱼᱟ ᱡᱮ ᱦᱟᱺᱰᱤ ᱵᱚᱸᱜᱟ ᱢᱮᱱᱟᱜᱼᱟ ᱢᱮᱱᱠᱷᱟᱱ ᱚᱱᱟ ᱦᱟᱺᱰᱤ ᱫᱚ ᱥᱟᱜᱟᱫ ᱪᱟᱣᱞᱮ ᱨᱮᱭᱟᱜ ᱦᱟᱺᱰᱤ ᱵᱚᱸᱜᱟ ᱟᱨ ᱪᱚᱰᱚᱨ ᱢᱮᱱᱛᱮ ᱥᱚᱫᱚᱨ ᱟᱠᱟᱱᱟ ᱯᱩᱨᱟᱹ ᱵᱩᱴᱟᱹ ᱥᱟᱺᱦᱤᱡ ᱚᱞ ᱟᱠᱟᱱᱟ ᱦᱤᱛᱟᱹᱞ ᱵᱳᱭ ᱨᱮᱫᱚ ᱚᱠᱟᱨᱮᱢ ᱵᱩᱡᱷᱟᱹᱣᱟ ᱱᱩᱭ ᱦᱟᱺᱰᱤ ᱵᱚᱸᱜᱟ ᱫᱚ ᱢᱮᱱᱠᱷᱟᱱ ᱚᱠᱟ ᱦᱟᱺᱰᱤ ᱵᱚᱸᱜᱟ ᱢᱮᱱᱟᱜᱼᱟ ᱚᱱᱟ ᱫᱚ ᱥᱟᱜᱟᱫ ᱪᱟᱣᱞᱮ ᱨᱮᱭᱟᱜ ᱦᱟᱺᱰᱤ ᱱᱚᱣᱟ ᱛᱤᱠᱤ ᱪᱟᱣᱞᱮ ᱨᱮᱭᱟᱜ ᱦᱟᱺᱰᱤ ᱫᱚ ᱵᱟᱝᱟ ᱟᱵᱚ ᱫᱚ ᱚᱱᱟ ᱛᱤᱠᱤ ᱪᱟᱣᱞᱮ ᱨᱮᱭᱟᱜ ᱦᱟᱺᱰᱤ ᱵᱚᱱ ᱦᱟᱹᱨᱮᱫ ᱛᱮ ᱚᱱᱟ ᱵᱚᱱ ᱵᱚᱸᱜᱟᱭᱮᱫᱟ ᱛᱚ ᱚᱠᱚᱭ ᱜᱚᱝᱠᱮ ᱠᱚ ᱱᱚᱣᱟ ᱵᱚᱱ ᱞᱟᱹᱭ ᱦᱚᱪᱚᱭᱮᱫᱟ ᱛᱚ ᱟᱯᱮ ᱵᱟᱲᱟᱭ ᱴᱷᱤᱠᱟᱹᱭ ᱯᱮ ᱯᱤᱞᱪᱩ ᱦᱟᱲᱟᱢ ᱢᱟ ᱟᱯᱮ ᱢᱟᱯᱮ ᱚᱯᱚᱢᱟᱱᱮ ᱠᱟᱱᱟ ᱩᱱᱤᱭᱟᱜ ᱠᱟᱹᱢᱤ ᱢᱟ ᱟᱯᱮ ᱵᱟᱯᱮ ᱠᱟᱹᱢᱤ ᱠᱟᱱᱟ ᱩᱱᱤᱭᱟᱜ ᱠᱟᱹᱢᱤ ᱫᱚ ᱵᱟᱯᱮ ᱠᱟᱹᱢᱤ ᱠᱟᱱᱟ ᱚᱠᱟ ᱟᱵᱚ ᱦᱟᱺᱰᱤ ᱵᱚᱸᱜᱟ ᱠᱟᱛᱷᱟ ᱵᱚᱱ ᱞᱟᱹᱭᱮᱜᱼᱟ ᱩᱱᱤ ᱢᱟ ᱥᱟᱜᱟᱫ ᱪᱟᱣᱞᱮ ᱨᱮ ᱦᱟᱺᱰᱤ ᱵᱚᱸᱜᱟ ᱞᱮᱜᱼᱟᱭ ᱚᱱᱟ ᱟᱵᱚ ᱵᱚᱱ ᱵᱚᱸᱜᱟᱭᱮᱜᱼᱟ ᱠᱤ ᱵᱟᱝ ᱵᱚᱱ ᱵᱚᱸᱜᱟᱭᱟ ᱟᱵᱚ ᱫᱚ ᱛᱤᱠᱤ ᱪᱟᱣᱞᱮ ᱨᱮᱭᱟᱜ ᱦᱟᱺᱰᱤ ᱵᱚᱱ ᱵᱚᱸᱜᱟᱭᱟ ᱛᱚ ᱩᱱᱤ ᱵᱚᱱ ᱚᱯᱚᱢᱟᱱᱮ ᱠᱟᱱᱟ ᱚᱱᱟᱛᱮ ᱫᱟᱜ ᱫᱚ ᱢᱤᱫᱴᱮᱱ ᱯᱨᱚᱠᱨᱤᱛᱤ ᱨᱮᱭᱟᱜ ᱠᱟᱱᱟ ᱥᱟᱞᱠᱷᱟᱱ ᱢᱩᱨᱢᱩᱭ ᱞᱟᱹᱭᱮᱫᱼᱟ ᱫᱟᱜ ᱦᱚᱸᱵᱚᱱ ᱵᱚᱸᱜᱟ ᱫᱟᱲᱮᱭᱟᱜᱼᱟ ᱚᱱᱟ ᱥᱟᱹᱨᱤ ᱠᱟᱛᱷᱟ ᱜᱮ ᱟᱪᱪᱷᱟ ᱱᱚᱰᱮ ᱜᱚᱢᱠᱮ ᱠᱚ ᱟᱵᱚ ᱵᱚᱱ ᱩᱭᱦᱟᱹᱨ ᱢᱟ ᱫᱟᱜ ᱢᱟᱲᱟᱝ ᱥᱤᱨᱡᱚᱱ ᱞᱮᱱᱟ ᱥᱮ ᱦᱟᱺᱰᱤ ᱢᱟᱲᱟᱝ ᱥᱤᱨᱡᱚᱱ ᱞᱮᱱᱟ ᱚᱱᱟ ᱵᱚᱱ ᱟᱵᱚ ᱵᱚᱱ ᱵᱟᱲᱟᱭ ᱢᱟ ᱫᱟᱜ ᱵᱚᱱ ᱦᱤᱨᱠᱟᱹᱣᱟᱜ ᱠᱟᱱᱟ ᱛᱤᱱᱟᱹᱜ ᱜᱟᱱ ᱜᱚᱢᱠᱮ ᱠᱚ ᱫᱟᱜ ᱵᱤᱱᱟᱹ ᱜᱚᱛᱤ ᱵᱟᱹᱪᱩᱜᱼᱟᱹᱱᱤᱡ ᱩᱭᱦᱟᱹᱨ ᱯᱮ ᱟᱴᱷᱨᱚᱥᱚ ᱪᱳᱥᱳᱴᱴᱤ ᱢᱩᱪᱟᱹᱫ ᱨᱮ ᱢᱟᱱᱮ ᱫᱩᱨᱵᱷᱤᱠᱠᱷᱚ ᱯᱟᱲᱟᱣ ᱞᱮᱱᱟ ᱟᱵᱚ ᱳᱰᱤᱥᱟ ᱨᱮ ᱛᱤᱱᱟᱹᱜ ᱫᱚᱥ ᱞᱚᱠᱠᱷᱚ ᱥᱮ ᱪᱮᱛᱟᱱ ᱦᱚᱲ ᱢᱟᱱᱮ ᱦᱚᱲ ᱠᱚ ᱜᱚᱡ ᱞᱮᱱᱟ ᱟᱹᱰᱤ ᱜᱟᱱ ᱦᱚᱲ ᱠᱚ ᱜᱚᱡ ᱞᱮᱱᱟ ᱫᱟᱜ ᱵᱟᱝᱛᱮ ᱫᱟᱜ ᱫᱚ ᱟᱞᱚ ᱵᱚᱱ ᱵᱤᱨᱳᱫᱷ ᱢᱟ ᱫᱟᱜ ᱛᱮᱫᱚ ᱵᱟᱠᱚ ᱵᱩᱞᱩᱜᱼᱟ ᱦᱟᱺᱰᱤ ᱛᱮᱠᱚ ᱵᱩᱞᱩᱜᱼᱟ ᱚᱱᱟ ᱛᱤᱠᱤ ᱪᱟᱣᱞᱮ ᱨᱮᱭᱟᱜ ᱦᱟᱺᱰᱤ ᱥᱟᱜᱟᱫ ᱪᱟᱣᱞᱮ ᱨᱮᱭᱟᱜ ᱦᱟᱺᱰᱤ ᱫᱚ ᱦᱚᱲ ᱫᱚ ᱨᱟᱱ ᱡᱟᱹᱱᱤ ᱧᱟᱢᱟᱭ ᱟᱨ ᱚᱱᱟ ᱯᱷᱩᱲᱩᱜ ᱡᱟᱹᱱᱤ ᱜᱮ ᱧᱟᱢᱟᱭ ᱵᱚᱸᱜᱟ ᱴᱷᱮᱱ ᱦᱚᱸ ᱪᱚᱰᱚᱨ ᱫᱟᱲᱮᱭᱟᱜᱼᱟᱭ ᱟᱨ ᱚᱱᱟ ᱨᱮᱭᱟᱜ ᱥᱟᱨᱮᱡ ᱦᱚᱸ ᱠᱟᱹᱡ ᱠᱟᱹᱡ ᱡᱚᱛᱚ ᱦᱚᱲ ᱵᱚᱱ ᱪᱮᱯᱮᱡ ᱦᱟᱹᱴᱤᱧ ᱡᱚᱝᱟ ᱚᱱᱟ ᱱᱟᱯᱟᱭ ᱠᱟᱛᱷᱟ ᱛᱚ ᱜᱚᱝᱠᱮ ᱠᱚ ᱟᱯᱮ ᱦᱚᱸ ᱵᱟᱯᱮ ᱞᱟᱹᱭᱮᱫᱼᱟ ᱚᱱᱟ ᱫᱚ ᱴᱷᱤᱠ ᱡᱤᱱᱤᱥ ᱫᱚ ᱵᱟᱯᱮ ᱞᱟᱹᱭᱮᱫᱼᱟ ᱟᱹᱞᱛᱩ ᱯᱷᱟᱹᱞᱛᱩ ᱯᱮ ᱨᱚᱲᱮᱫᱼᱟ ᱦᱤᱛᱟᱹᱞ ᱨᱮ ᱢᱮᱱᱟᱜᱼᱟ ᱥᱟᱜᱟᱫ ᱪᱟᱣᱞᱮ ᱨᱮ ᱦᱟᱺᱰᱤ ᱵᱚᱱ ᱵᱚᱸᱜᱟᱭᱟ ᱢᱮᱱᱛᱮ ᱢᱮᱱᱟᱜᱼᱟ ᱚᱱᱟ ᱵᱚᱱ ᱵᱚᱸᱜᱟᱭ ᱢᱟ

ᱯᱤᱞᱪᱩ ᱜᱟᱬᱟ ᱠᱚ ᱡᱤᱣᱤ ᱨᱮ ᱱᱤᱨᱟᱹᱭ ᱵᱟᱠᱚ ᱟᱴᱠᱟᱨ ᱞᱮᱫ ᱡᱚᱠᱷᱚᱱ ᱟᱢ ᱠᱚ ᱜᱚᱲᱟᱫ ᱢᱮ ᱢᱟᱱᱮ ᱫᱷᱚᱨᱚᱢ ᱠᱚ ᱜᱚᱲᱟ ᱫᱮ ᱩᱱᱠᱩ ᱫᱚ ᱫᱟᱜ ᱠᱚ ᱡᱚᱦᱟᱨᱟ ᱫᱟᱜ ᱛᱮᱠᱚ ᱵᱚᱞᱚᱭᱮᱱ ᱟᱫᱚ ᱫᱟᱜ ᱠᱚ ᱟᱸᱡᱽᱞᱮ ᱠᱮᱫ ᱫᱷᱚᱨᱚᱢ ᱠᱚ ᱫᱟᱜ ᱠᱚ ᱟᱸᱡᱽᱞᱮ ᱟᱫᱮᱭᱟ ᱛᱚᱵᱮ ᱱᱚᱰᱮ ᱫᱷᱚᱨᱚᱢ ᱠᱚ ᱱᱮᱦᱚᱨ ᱠᱮᱫᱮᱭᱟ ᱛᱚᱵᱮ ᱫᱟᱜ ᱵᱚᱸᱜᱟ ᱨᱮᱭᱟᱜ ᱫᱷᱚᱨᱚᱢ ᱨᱮ ᱢᱮᱱᱟᱜ ᱜᱮᱭᱟ ᱦᱤᱛᱟᱹᱞ ᱨᱩᱣᱟᱹᱲ ᱞᱮᱠᱟᱱᱟᱜ ᱫᱟᱜ ᱵᱚᱸᱜᱟᱭ ᱨᱮᱭᱟᱜ ᱫᱷᱚᱨᱢᱚ ᱨᱮ ᱢᱮᱱᱟᱜ ᱜᱮᱭᱟ ᱟᱨᱚ ᱞᱟᱹᱭᱟ ᱥᱟᱨᱠᱷᱟᱱ ᱢᱩᱨᱢᱩ ᱡᱚᱛᱚᱣᱟᱜ ᱵᱚᱫᱚᱞ ᱪᱟᱵᱟ ᱠᱮᱜᱼᱟ ᱵᱟᱝᱟ ᱫᱷᱚᱨᱚᱢ ᱚᱱᱚᱲᱦᱮᱸ ᱢᱤᱫ ᱦᱟᱹᱴᱤᱧ ᱨᱮ ᱚᱞ ᱠᱟᱱᱟ ᱦᱤᱛᱟᱹᱞ ᱨᱮ ᱟᱢᱟᱜ ᱚᱱᱟ ᱫᱟᱲᱮ ᱛᱮᱜᱮ ᱥᱟᱱᱟᱢ ᱞᱮᱠᱟᱱᱟᱜ ᱟᱹᱨᱩ ᱟᱹᱨᱩ ᱟᱹᱪᱩᱨ ᱵᱤᱦᱩᱨ ᱞᱟᱲᱟ ᱪᱟᱞᱟᱭᱮᱱ ᱵᱩᱜᱤ ᱢᱮᱱᱛᱮ ᱪᱚᱝ ᱵᱟᱝ ᱫᱚ ᱵᱟᱹᱲᱤᱡ ᱢᱮᱱᱛᱮ ᱪᱚᱝ ᱥᱤᱨᱤᱡᱽ ᱛᱟᱭᱚᱢ ᱨᱟᱹᱯᱩᱫ ᱟᱨᱦᱚᱸ ᱨᱟᱹᱯᱩᱫ ᱫᱟᱜ ᱮᱢ ᱥᱤᱨᱤᱡᱽ ᱚᱠᱟ ᱞᱮᱠᱟᱱ ᱚᱣᱟᱱ ᱠᱚᱪᱚᱝ ᱥᱤᱨᱤᱡᱽ ᱢᱟᱲᱟᱝ ᱞᱮᱫ ᱵᱟᱢ ᱠᱩᱥᱤᱭᱟᱜ ᱛᱮ ᱚᱱᱟ ᱠᱚᱫᱚᱢ ᱨᱟᱹᱯᱩᱫ ᱨᱩᱣᱟᱹᱲ ᱠᱮᱫ ᱛᱚ ᱱᱚᱣᱟ ᱫᱷᱚᱨᱚᱢ ᱦᱚᱸ ᱱᱚᱣᱟᱭ ᱞᱟᱹᱭ ᱠᱟᱜᱼᱟ ᱦᱤᱛᱟᱹᱞ ᱨᱮ ᱚᱞ ᱠᱟᱱᱟ ᱛᱚ ᱟᱹᱞᱛᱩ ᱯᱷᱟᱹᱞᱛᱩ ᱟᱞᱚᱵᱚᱱ ᱨᱚᱲ ᱢᱟ ᱥᱟᱞᱠᱷᱟᱱ ᱢᱩᱨᱢᱩ ᱟᱵᱚ ᱵᱚᱱ ᱞᱟᱹᱭᱮᱜᱼᱟ ᱵᱚᱫᱚᱞᱮᱜᱼᱟᱭ ᱱᱚᱣᱟ ᱫᱚ ᱫᱷᱚᱨᱚᱢ ᱦᱤᱛᱟᱹᱞ ᱵᱚᱦᱤ ᱨᱮᱦᱚᱸ ᱢᱮᱱᱟᱜᱼᱟ ᱚᱠᱟ ᱡᱩᱫᱤ ᱵᱟᱝ ᱜᱟᱱᱚᱜᱼᱟ ᱛᱚ ᱚᱱᱟ ᱫᱚᱵᱚᱱ ᱟᱹᱨᱩ ᱫᱟᱲᱮᱭᱟᱜᱼᱟ ᱪᱮᱫ ᱮᱴᱠᱮᱴᱚᱬᱮ ᱵᱟᱝᱟ ᱟᱨ ᱫᱷᱚᱨᱚᱢ ᱵᱚᱸᱜᱟ ᱟᱵᱚᱣᱟᱜ ᱦᱟᱺᱰᱤ ᱵᱟᱫᱟᱞ ᱛᱮ ᱫᱟᱜ ᱪᱚᱰᱚᱨ ᱠᱟᱛᱮ ᱨᱮᱦᱚᱸ ᱫᱷᱚᱨᱚᱢᱮ ᱦᱟᱛᱟᱣᱮᱜ ᱜᱮᱭᱟ ᱪᱮᱫ ᱮᱴᱠᱮᱴᱚᱬᱮ ᱵᱟᱝ ᱥᱟᱯᱳᱡ ᱢᱤᱫᱴᱟᱹᱝ ᱟᱵᱚ ᱡᱟᱦᱟᱸᱭ ᱦᱚᱲ ᱡᱩᱫᱤ ᱜᱩᱡᱩᱜ ᱡᱚᱦᱚᱜ ᱠᱤ ᱡᱟᱦᱟᱱᱟᱜ ᱮᱠᱥᱤᱰᱮᱱᱴ ᱠᱤ ᱡᱟᱦᱟᱱᱟᱜ ᱵᱷᱟᱛᱟᱝ ᱫᱟᱜ ᱡᱚᱦᱚᱜ ᱚᱱᱟ ᱮᱴᱠᱮᱴᱚᱬᱮ ᱨᱮ ᱵᱟᱡᱟᱣ ᱮᱱᱟ ᱟᱵᱚ ᱩᱱ ᱡᱚᱦᱚᱜ ᱪᱮᱫ ᱵᱚᱱ ᱞᱟᱹᱭᱟ ᱭᱟ ᱫᱟᱜ ᱟᱹᱜᱩᱭ ᱯᱮ ᱫᱟᱜ ᱟᱹᱜᱩᱭ ᱯᱮ ᱫᱟᱜ ᱟᱹᱜᱩᱭ ᱯᱮ ᱵᱚᱱ ᱛᱤᱨᱯᱤ ᱟᱭ ᱠᱟᱱᱟ ᱫᱟᱜ ᱫᱚ ᱦᱩᱭᱩᱜ ᱠᱟᱱᱟ ᱛᱷᱩᱢ ᱛᱷᱩᱢ ᱫᱟᱲᱮ ᱢᱮᱱᱟᱜᱼᱟ ᱫᱷᱚᱨᱚᱢ ᱨᱮ ᱟᱹᱰᱤ ᱢᱟᱨᱟᱝ ᱫᱟᱲᱮ ᱫᱟᱜ ᱫᱚ ᱵᱟᱵᱚ ᱦᱤᱨᱠᱟᱹᱣᱟᱜᱼᱟ ᱵᱚᱭᱦᱟ ᱵᱟᱝᱠᱷᱟᱱ ᱫᱟᱜ ᱢᱤᱫ ᱫᱤᱱ ᱵᱟᱝ ᱪᱷᱩᱴᱟᱹᱣ ᱟᱵᱚᱱᱟ ᱦᱟᱺᱰᱤ ᱱᱚᱣᱟ ᱛᱤᱠᱤ ᱪᱟᱣᱞᱮ ᱦᱟᱺᱰᱤ ᱚᱱᱟ ᱫᱚ ᱵᱚᱸᱜᱟ ᱫᱚ ᱵᱟᱝᱟ ᱥᱟᱜᱟᱫ ᱪᱟᱣᱞᱮ ᱦᱟᱺᱰᱤ ᱵᱟᱹᱜᱤ ᱞᱮᱠᱟ ᱴᱷᱤᱠᱟᱹ ᱵᱟᱵᱚᱱ ᱟᱨ ᱡᱟᱦᱟᱸᱭ ᱜᱚᱢᱠᱮ ᱠᱚ ᱡᱟᱦᱟᱱᱟᱜ ᱯᱮ ᱨᱚᱲᱟ ᱟᱵᱚᱣᱟᱜ ᱫᱷᱚᱨᱚᱢ ᱯᱩᱛᱷᱤ ᱵᱟ ᱫᱷᱚᱨᱚᱢ ᱜᱨᱚᱱᱛᱷᱚ ᱚᱠᱟ ᱦᱤᱛᱟᱹᱞ ᱚᱱᱟ ᱢᱟᱲᱟᱝ ᱨᱮ ᱥᱟᱢᱟᱝ ᱠᱟᱛᱮᱫ ᱨᱚᱲ ᱯᱮ ᱟᱵᱚ ᱡᱩᱫᱤ ᱦᱟᱺᱰᱤ ᱵᱚᱸᱜᱟ ᱨᱮᱭᱟᱜ ᱠᱟᱛᱷᱟ ᱵᱚᱱ ᱞᱟᱹᱭᱮᱫᱼᱟ ᱛᱚ ᱟᱵᱚ ᱢᱟ ᱥᱟᱜᱟᱫ ᱪᱟᱣᱞᱮ ᱨᱮᱭᱟᱜ ᱦᱟᱺᱰᱤ ᱫᱚ ᱵᱟᱵᱚ ᱵᱚᱸᱜᱟᱭᱮᱫᱼᱟ ᱪᱮᱫᱟᱜ ᱠᱤ ᱟᱵᱚ ᱩᱱᱤ ᱯᱤᱞᱪᱩ ᱦᱟᱲᱟᱢ ᱵᱟᱵᱟ ᱩᱱᱤ ᱦᱚᱸᱵᱚᱱ ᱚᱯᱚᱢᱟᱱᱮ ᱠᱟᱱᱟ ᱫᱷᱚᱨᱚᱢ ᱨᱮ ᱦᱤᱛᱟᱹᱞ ᱨᱮ ᱚᱠᱟ ᱜᱩᱨᱩ ᱜᱚᱢᱠᱮᱭ ᱚᱞ ᱠᱟᱜ ᱚᱱᱟ ᱦᱚᱸᱵᱚᱱ ᱚᱯᱚᱢᱟᱱᱮᱜᱼᱟ ᱛᱚ ᱱᱚᱝᱠᱟ ᱟᱹᱛᱷᱟᱹᱲᱤ ᱟᱞᱚ ᱵᱚᱱ ᱨᱚᱲ ᱢᱟ ᱟᱫᱚ ᱵᱮᱥ ᱴᱷᱤᱠ ᱧᱮᱞ ᱯᱮ ᱟᱨ ᱨᱚᱲ ᱯᱮ ᱟᱨ ᱱᱚᱣᱟ ᱦᱟᱺᱰᱤ ᱧᱮᱞ ᱯᱮ ᱱᱚᱣᱟ ᱦᱟᱺᱰᱤ ᱟᱵᱚ ᱵᱟᱯᱞᱟᱜ ᱠᱚ ᱵᱷᱟᱸᱰᱟᱱ ᱠᱚᱵᱚᱱ ᱪᱟᱞᱟᱜ ᱠᱟᱱ ᱫᱚ ᱦᱟᱺᱰᱤ ᱟᱯᱮ ᱜᱚᱝᱠᱮ ᱠᱚ ᱡᱟᱦᱟᱸᱭ ᱠᱚ ᱧᱮᱞᱮᱫ ᱯᱮᱭᱟ ᱟᱯᱮ ᱫᱚ ᱯᱩᱭᱞᱩ ᱫᱤᱱ ᱦᱤᱞᱳᱜ ᱯᱮ ᱧᱮᱞᱮᱫ ᱛᱮᱯᱮ ᱨᱩᱣᱟᱹᱲ ᱦᱮᱡ ᱡᱚᱝ ᱠᱟᱱᱟ ᱵᱩᱡᱷᱟᱹᱣ ᱟᱯᱮ ᱵᱟᱨᱥᱤᱧ ᱜᱟᱱ ᱛᱟᱦᱮᱱ ᱯᱮ ᱚᱱᱟ ᱦᱟᱺᱰᱤ ᱧᱩ ᱛᱮ ᱩᱱᱠᱩᱣᱟᱜ ᱚᱵᱚᱥᱛᱟ ᱩᱱᱠᱩᱣᱟᱜ ᱯᱚᱨᱤᱥᱛᱷᱤᱛᱤ ᱪᱮᱫ ᱦᱩᱭᱩᱜ ᱠᱟᱱᱟ ᱩᱱᱠᱩ ᱟᱵᱚ ᱥᱟᱱᱛᱟᱲ ᱦᱚᱯᱚᱱ ᱠᱚ ᱧᱩ ᱵᱩᱞ ᱠᱟᱛᱮ ᱰᱮᱝᱜᱟ ᱰᱚᱨᱟ ᱚᱴᱟᱜ ᱠᱟᱛᱮ ᱠᱚ ᱥᱟᱱᱰᱟᱝ ᱠᱚᱜ ᱠᱟᱱᱟ ᱟᱵᱚᱣᱟᱜ ᱤᱡᱽᱡᱚᱛ ᱢᱚᱦᱚᱛ ᱡᱚᱛᱚ ᱚᱴᱟᱝᱚᱜ ᱠᱟᱱᱟ ᱪᱮᱫ ᱱᱚᱝᱠᱟ ᱫᱚ ᱪᱮᱫ ᱵᱩᱜᱤᱜ ᱠᱟᱱᱟ ᱟᱵᱚᱱᱟᱜ ᱫᱷᱚᱨᱚᱢ ᱨᱮᱭᱟᱜ ᱦᱟᱺᱰᱤ ᱫᱚ ᱵᱟᱵᱚ ᱠᱚᱱᱴᱨᱳᱞ ᱫᱟᱲᱮᱭᱟᱜ ᱠᱟᱱᱟ ᱡᱟᱜᱮ ᱥᱤᱢᱟᱹ ᱵᱟᱦᱨᱮ ᱮᱫᱟ ᱵᱚᱱ ᱦᱮᱞᱳ ᱢᱟ ᱛᱚᱵᱮ ᱥᱟᱱᱟᱢ ᱠᱚᱜᱮ ᱡᱚᱦᱟᱨ